ᱛᱚ ᱱᱩᱠᱩ ᱯᱩᱥᱤ ᱵᱚᱱ ᱧᱮᱞ ᱫᱟᱲᱮ ᱟᱠᱚᱣᱟ ᱚᱠᱟ ᱞᱮᱠᱟ ᱞᱟᱹᱰᱩ ᱠᱚ ᱟᱹᱥᱩᱜ ᱠᱟᱱᱟ ᱡᱚᱛᱚ ᱠᱚ ᱡᱚᱦᱟᱨ ᱱᱚᱣᱟ ᱤᱧᱟᱹᱜ ᱥᱟᱱᱛᱟᱞᱤ ᱵᱞᱚᱜ ᱪᱮᱱᱮᱞ ᱨᱮ ᱡᱚᱛᱚ ᱠᱚᱜᱮᱧ ᱟᱛᱟᱝ ᱫᱟᱨᱟᱢ ᱟᱹᱜᱩᱱ ᱠᱟᱱᱟ ᱡᱚᱛᱚ ᱠᱚ ᱤᱧ ᱥᱮᱫ ᱠᱷᱚᱱ ᱡᱚᱦᱟᱨ ᱛᱚᱵᱮ ᱴᱷᱤᱠ ᱜᱮᱭᱟ ᱛᱮᱦᱮᱧ ᱠᱷᱚᱱ ᱱᱚᱣᱟ ᱪᱮᱱᱮᱞ ᱨᱮᱫᱚ ᱢᱤᱫᱴᱮᱱ ᱵᱞᱚᱜ ᱵᱷᱤᱰᱤᱭᱳ ᱵᱚᱱ ᱧᱟᱢ ᱫᱟᱲᱮᱭᱟᱜᱼᱟ ᱥᱮ ᱫᱤᱱᱟᱹᱢ ᱜᱮ ᱨᱮᱜᱩᱞᱟᱨᱞᱤ ᱵᱟᱝ ᱨᱮᱦᱚᱸ ᱠᱚᱱᱴᱤᱱᱤᱭᱩᱞᱤ ᱵᱟᱝ ᱨᱮᱦᱚᱸ ᱫᱤᱱᱟᱹᱢ ᱦᱤᱞᱳᱜ ᱵᱟᱝ ᱨᱮᱦᱚᱸ ᱮᱱᱦᱚᱸ ᱤᱧ ᱱᱚᱣᱟ ᱵᱷᱤᱰᱤᱭᱳ ᱨᱮ ᱱᱚᱣᱟ ᱪᱮᱱᱮᱞ ᱨᱮ ᱵᱞᱚᱜ ᱵᱷᱤᱰᱤᱭᱳ ᱟᱹᱜᱩ ᱵᱚᱱ ᱞᱟᱹᱜᱤᱫ ᱡᱟᱣᱜᱮᱧ ᱠᱩᱨᱩᱢᱩᱴᱩᱭᱟ ᱚᱱᱟ ᱤᱭᱟᱹᱛᱮ ᱫᱟᱭᱟ ᱠᱟᱛᱮ ᱱᱚᱣᱟ ᱪᱮᱱᱮᱞ ᱫᱚ ᱫᱟᱭᱟ ᱠᱟᱛᱮ ᱥᱟᱵᱥᱠᱨᱟᱭᱤᱵ ᱠᱟᱛᱟ ᱵᱚᱱ ᱯᱮ ᱟᱨ ᱡᱮᱢᱚᱱ ᱜᱟᱛᱮ ᱠᱚᱴᱷᱮᱱ ᱦᱚᱸ ᱥᱮᱭᱟᱨ ᱯᱮ ᱟᱨ ᱵᱮᱞ ᱟᱭᱠᱚᱱ ᱦᱚᱸ ᱯᱨᱮᱥ ᱠᱟᱜ ᱯᱮ ᱡᱮᱢᱚᱱ ᱡᱚᱛᱚ ᱠᱷᱚᱱ ᱞᱟᱦᱟᱨᱮ ᱵᱷᱤᱰᱤᱭᱳ ᱟᱯᱮ ᱴᱷᱮᱱ ᱥᱮᱴᱮᱨᱚᱜ ᱟᱫᱚ ᱴᱷᱤᱠ ᱜᱮᱭᱟ ᱛᱮᱦᱮᱧ ᱢᱤᱫᱴᱮᱱ ᱦᱚᱯᱚᱱ ᱦᱚᱯᱚᱱ ᱵᱞᱚᱜ ᱵᱷᱤᱰᱤᱭᱳᱧ ᱵᱮᱱᱟᱣ ᱛᱟᱵᱚᱱᱟ ᱟᱫᱚ ᱪᱮᱫ ᱞᱮᱠᱟ ᱦᱩᱭᱩᱜᱼᱟ ᱵᱟᱝ ᱞᱮᱠᱟ ᱦᱩᱭᱩᱜᱼᱟ ᱤᱧ ᱦᱚᱸ ᱵᱟᱹᱧ ᱵᱟᱲᱟᱭᱟ ᱠᱟᱨᱚᱱ ᱯᱟᱹᱦᱤᱞ ᱫᱷᱟᱣ ᱜᱤᱧ ᱵᱮᱱᱟᱣᱮᱫ ᱠᱟᱱᱟ ᱚᱱᱟ ᱤᱭᱟᱹᱛᱮ ᱫᱟᱭᱟ ᱠᱟᱛᱮᱫ ᱧᱮᱞ ᱤᱫᱤ ᱛᱟᱵᱚᱱ ᱯᱮ ᱟᱨ ᱞᱟᱛᱟᱨ ᱠᱚᱢᱮᱱᱴ ᱨᱮ ᱵᱟᱰᱟᱭ ᱦᱚᱪᱚᱧ ᱯᱮ ᱡᱮ ᱱᱚᱣᱟ ᱵᱞᱚᱜᱽ ᱵᱷᱤᱰᱭᱳ ᱪᱮᱫ ᱞᱮᱠᱟ ᱦᱩᱭᱱᱟ ᱥᱮ ᱪᱮᱫ ᱞᱮᱠᱟ ᱵᱟᱝ ᱥᱮ ᱞᱟᱦᱟ ᱥᱮᱫ ᱪᱮᱫ ᱠᱚ ᱤᱢᱯᱨᱩᱵᱷᱢᱮᱱᱴ ᱡᱟᱹᱨᱩᱲᱤᱧᱟ ᱥᱮ ᱪᱮᱫ ᱠᱚ ᱜᱟᱹᱞᱛᱤ ᱥᱮ ᱪᱮᱫ ᱠᱚ ᱵᱷᱩᱞ ᱦᱩᱭᱩᱜ ᱠᱟᱱᱟ ᱡᱮᱢᱚᱱ ᱫᱟᱭᱟ ᱠᱟᱛᱮᱫ ᱠᱚᱢᱮᱱᱴ ᱨᱮᱯᱮ ᱞᱟᱹᱭᱟᱹᱧᱟ ᱟᱫᱚ ᱫᱮᱞᱟ ᱵᱚᱱ ᱱᱚᱣᱟ ᱵᱷᱤᱰᱭᱳ ᱫᱟᱭᱟ ᱠᱟᱛᱮᱫ ᱧᱮᱞ ᱤᱫᱤ ᱛᱟᱵᱚᱱ ᱯᱮ ᱛᱚ ᱜᱟᱛᱮ ᱠᱚ ᱛᱮᱦᱮᱧ ᱵᱞᱚᱜ ᱵᱷᱤᱰᱤᱭᱳ ᱵᱮᱱᱟᱣ ᱥᱚᱢᱚᱭ ᱨᱮᱜᱮ ᱢᱤᱫᱴᱮᱱ ᱠᱟᱱᱴᱷᱟᱲ ᱡᱚᱢᱟᱹᱧ ᱟᱨ ᱤᱱᱟᱹ ᱠᱟᱛᱮ ᱜᱮ ᱦᱟᱸᱜ ᱛᱮᱦᱮᱧᱟᱜ ᱵᱞᱚᱜ ᱵᱷᱤᱰᱤᱭᱳ ᱫᱚᱧ ᱮᱦᱚᱵ ᱛᱟᱵᱚᱱᱟ ᱟᱫᱚ ᱵᱮᱨᱮᱞ ᱛᱮ ᱠᱟᱱᱴᱷᱟᱲ ᱟᱯᱮ ᱥᱤᱵᱤᱞ ᱯᱮᱭᱟ ᱥᱮ ᱵᱟᱝ ᱥᱤᱵᱤᱞ ᱯᱮᱭᱟ ᱢᱮᱱᱠᱷᱟᱱ ᱤᱧ ᱫᱚ ᱟᱹᱰᱤ ᱠᱟᱡᱟᱠ ᱜᱮ ᱥᱤᱵᱤᱞᱤᱧᱟ ᱟᱫᱚ ᱚᱱᱟ ᱤᱭᱟᱹᱛᱮ ᱠᱟᱱᱴᱷᱟᱲᱤᱧ ᱡᱚᱢ ᱞᱟᱦᱟ ᱞᱟᱹᱜᱤᱫ ᱟᱫᱚ ᱫᱮᱞᱟ ᱠᱟᱱᱴᱷᱟᱲ ᱡᱚᱢ ᱞᱟᱦᱟ ᱠᱟᱛᱮ ᱥᱟᱨᱮᱡᱟᱜ ᱵᱞᱚᱜ ᱵᱷᱤᱰᱤᱭᱳ ᱫᱚᱵᱚᱱ ᱧᱮᱞ ᱤᱫᱤᱭᱟ

ᱥᱳ ᱯᱷᱟᱭᱱᱟᱞᱤ ᱡᱚᱢ ᱵᱷᱟᱜᱟᱣᱱᱟᱹᱧ ᱡᱚᱢ ᱪᱟᱵᱟ ᱠᱤᱫᱟᱹᱧ ᱟᱹᱰᱤ ᱞᱟᱹᱴᱩ ᱞᱟᱡ ᱠᱚᱧ ᱟᱹᱭᱠᱟᱹᱣ ᱠᱮᱫᱟ ᱟᱭᱢᱟ ᱰᱷᱮᱨᱤᱧ ᱡᱚᱢ ᱠᱮᱫᱟ ᱛᱚ ᱱᱤᱭᱟᱹ ᱵᱚᱪᱷᱚᱨ ᱨᱮᱭᱟᱜ ᱯᱟᱥᱮᱡ ᱱᱚᱣᱟ ᱫᱚ ᱫᱚᱥᱟᱨ ᱫᱷᱟᱣᱟᱜ ᱡᱚᱢᱟᱜ ᱦᱩᱭᱮᱱ ᱛᱤᱧᱟᱹ ᱟᱨᱤᱧ ᱥᱟᱨᱮᱡ ᱠᱟᱜ ᱛᱤᱨᱤᱧ ᱡᱚᱢ ᱵᱟᱝ ᱫᱚ ᱵᱟᱹᱧ ᱡᱚᱢ ᱚᱱᱟ ᱫᱚ ᱵᱟᱹᱧ ᱵᱟᱲᱟᱭᱟ ᱢᱮᱱᱠᱷᱟᱱ ᱛᱮᱦᱮᱧ ᱫᱚ ᱟᱹᱰᱤ ᱰᱷᱮᱨᱤᱧ ᱡᱚᱢ ᱠᱮᱫᱟ ᱟᱫᱚ ᱴᱷᱤᱠ ᱜᱮᱭᱟ ᱫᱮᱞᱟ ᱱᱤᱛᱚᱜ ᱥᱟᱨᱮᱡᱟᱜ ᱵᱷᱤᱰᱤᱭᱳ ᱵᱚᱱ ᱧᱮᱞ ᱤᱫᱤᱭᱟ ᱥᱮ ᱥᱟᱨᱮᱡ ᱥᱮᱫ ᱵᱚᱱ ᱧᱮᱞ ᱤᱫᱤᱭᱟ ᱛᱮᱦᱮᱧ ᱚᱱᱠᱟᱱᱟᱜ ᱢᱤᱫ ᱵᱟᱨ ᱥᱯᱮᱥᱟᱞ ᱡᱤᱱᱤᱥ ᱤᱧ ᱫᱮᱠᱷᱟᱣ ᱵᱚᱱᱟ ᱞᱟᱦᱟ ᱨᱮᱫᱚ ᱵᱟᱹᱧ ᱞᱟᱹᱭ ᱵᱚᱱ ᱠᱟᱱᱟ ᱡᱮᱢᱚᱱ ᱵᱷᱤᱰᱤᱭᱳ ᱨᱮ ᱛᱩᱸᱜᱮ ᱟᱠᱟᱭ ᱜᱮᱵᱚᱱ ᱛᱟᱦᱮᱱᱟ ᱠᱚ ᱛᱮᱦᱮᱧ ᱢᱤᱫᱴᱮᱱ ᱡᱟᱭᱜᱟᱧ ᱤᱫᱤ ᱵᱚᱱᱟ ᱟᱫᱚ ᱚᱱᱟ ᱡᱟᱭᱜᱟ ᱪᱟᱞᱟᱜ ᱞᱟᱦᱟᱨᱮ ᱛᱷᱚᱲᱟ ᱜᱟᱱ ᱞᱚᱞᱚ ᱠᱟᱱ ᱛᱟᱦᱮᱱᱟ ᱟᱫᱚ ᱵᱟᱹᱧ ᱰᱨᱮᱥ ᱠᱟᱱᱟ ᱟᱫᱚ ᱚᱱᱟ ᱤᱭᱟᱹᱛᱮ ᱴᱷᱤᱠ ᱜᱮᱭᱟ ᱰᱟᱹᱵᱽᱨᱟᱹ ᱞᱟᱦᱟᱜ ᱟᱹᱧ ᱟᱨ ᱰᱨᱮᱥ ᱠᱚ ᱯᱷᱨᱮᱥ ᱠᱟᱛᱮ ᱢᱚᱡᱽ ᱛᱮ ᱯᱷᱨᱮᱥ ᱠᱟᱛᱮ ᱞᱚᱞᱚ ᱦᱚᱸ ᱞᱚᱞᱚ ᱠᱟᱱᱟ ᱟᱹᱰᱤ ᱵᱟᱹᱲᱤᱡ ᱤᱧ ᱩᱫᱽᱜᱟᱹᱨ ᱠᱟᱱᱟ ᱛᱮᱦᱮᱧ ᱞᱚᱞᱚ ᱟᱹᱰᱤ ᱵᱟᱹᱲᱤᱡ ᱛᱟᱦᱮᱸ ᱠᱟᱱᱟ ᱟᱞᱮ ᱥᱮᱫ ᱫᱚ ᱟᱯᱮ ᱥᱮᱫ ᱵᱟᱝ ᱪᱮᱫ ᱞᱮᱠᱟ ᱛᱟᱦᱮᱸ ᱠᱟᱱᱟ ᱚᱱᱟ ᱫᱚ ᱵᱟᱹᱧ ᱵᱟᱲᱟᱭᱟ ᱢᱮᱱᱠᱷᱟᱱ ᱟᱞᱮ ᱥᱮᱫ ᱫᱚ ᱟᱹᱰᱤ ᱵᱟᱹᱲᱤᱡ ᱞᱚᱞᱚ ᱛᱟᱦᱮᱸ ᱠᱟᱱᱟ ᱚᱱᱟ ᱤᱭᱟᱹᱛᱮ ᱛᱮᱦᱮᱧ ᱰᱟᱹᱵᱽᱨᱟᱹ ᱯᱷᱨᱮᱥ ᱵᱟᱲᱟ ᱞᱮᱱ ᱜᱤᱧ ᱟᱫᱚ ᱢᱤᱫᱴᱮᱱ ᱡᱟᱭᱜᱟ ᱦᱟᱸᱜ ᱤᱧ ᱤᱫᱤ ᱵᱚᱱᱟ ᱟᱫᱚ ᱵᱷᱤᱰᱤᱭᱳ ᱨᱮ ᱛᱟᱹᱜᱤ ᱟᱠᱟᱫ ᱜᱮ ᱡᱮᱢᱚᱱ ᱵᱚᱱ ᱛᱟᱦᱮᱱ ᱥᱚ ᱯᱷᱟᱭᱱᱟᱞᱤ ᱱᱤᱛᱚᱜ ᱤᱧ ᱰᱟᱹᱵᱽᱨᱟᱹ ᱥᱟᱹᱛ ᱮᱱᱟ ᱛᱚ ᱴᱷᱤᱠ ᱜᱮᱭᱟ ᱫᱮᱞᱟ ᱵᱚᱱ ᱱᱤᱛᱚᱜ ᱫᱚ ᱪᱟᱞᱟᱜ ᱟᱵᱚᱱ ᱢᱤᱫᱴᱮᱱ ᱡᱟᱭᱜᱟᱧ ᱩᱫᱩᱜ ᱵᱚᱱᱟ ᱢᱤᱫᱴᱮᱱ ᱡᱟᱭᱜᱟᱧ ᱪᱟᱞᱟᱜ ᱠᱟᱱᱟ ᱟᱫᱚ ᱚᱱᱟ ᱡᱟᱭᱜᱟᱧ ᱧᱮᱞ ᱦᱚᱪᱚ ᱵᱚᱱᱟ ᱛᱤᱦᱤᱧ ᱟᱫᱚ ᱫᱮᱞᱟ ᱵᱚᱱ ᱢᱚᱰᱦᱟ ᱞᱮᱱ ᱜᱮ ᱥᱚ ᱯᱷᱟᱭᱱᱟᱞᱤ ᱚᱲᱟᱜ ᱠᱷᱚᱱ ᱫᱚᱧ ᱩᱰᱩᱠ ᱮᱱᱟ ᱟᱨ ᱱᱤᱛᱚᱜ ᱤᱧ ᱪᱟᱞᱟᱜ ᱠᱟᱱᱟ ᱟᱨᱤᱧ ᱢᱚᱰᱦᱟᱭᱮᱱᱟ ᱛᱚ ᱦᱩᱭ ᱫᱟᱲᱮᱭᱟᱜᱼᱟ ᱟᱹᱰᱤ ᱟᱥ ᱠᱟᱛᱮᱫ ᱱᱤᱛᱚᱜ ᱵᱷᱤᱰᱤᱭᱳ ᱵᱚᱱ ᱧᱮᱞᱮᱫ ᱠᱟᱱᱟ ᱡᱟᱦᱟᱱᱟᱜ ᱢᱤᱫᱴᱮᱱ ᱱᱟᱭ ᱱᱟᱯᱟᱭ ᱡᱤᱱᱤᱥ ᱧᱮᱞ ᱞᱟᱹᱜᱤᱫ ᱛᱮ ᱛᱚ ᱟᱹᱰᱤ ᱚᱱᱠᱟᱱᱟᱜ ᱥᱯᱮᱥᱟᱞ ᱡᱤᱱᱤᱥ ᱫᱚ ᱵᱟᱹᱧ ᱧᱮᱞ ᱦᱚᱪᱚ ᱫᱟᱲᱮ ᱟᱵᱚᱱᱟ ᱛᱚ ᱱᱤᱛᱚᱜ ᱫᱚ ᱤᱧᱫᱚ ᱵᱟᱡᱟᱨ ᱤᱧ ᱪᱟᱞᱟᱜ ᱠᱟᱱᱟ ᱪᱟᱢᱯᱟ ᱵᱟᱡᱟᱨ ᱱᱚᱜᱼᱚᱸᱭ ᱥᱚᱣᱫᱟ ᱟᱹᱜᱩᱭ ᱞᱟᱹᱜᱤᱫ ᱟᱫᱚ ᱚᱱᱟ ᱵᱟᱡᱟᱨ ᱨᱮᱜᱮ ᱪᱮᱫ ᱠᱚ ᱪᱤᱠᱟᱹᱜᱼᱟ ᱵᱟᱝ ᱪᱤᱠᱟᱹᱜᱼᱟ ᱦᱩᱭ ᱫᱟᱲᱮᱭᱟᱜᱼᱟ ᱟᱞᱮ ᱴᱚᱞᱟ ᱠᱚ ᱛᱮᱦᱮᱧ ᱧᱮᱞ ᱦᱚᱪᱚ ᱵᱚᱱᱟ ᱟᱫᱚ ᱫᱮᱞᱟ ᱵᱷᱤᱰᱤᱭᱳ ᱨᱮ ᱛᱟᱺᱜᱤ ᱟᱠᱟᱫ ᱜᱮᱵᱚᱱ ᱛᱟᱦᱮᱱᱟ ᱛᱚ ᱱᱤᱛᱚᱜ ᱫᱚ ᱥᱚᱣᱫᱟ ᱠᱚ ᱠᱩᱞ ᱠᱟᱹᱫᱤᱧᱟ ᱚᱱᱠᱟ ᱚᱲᱟᱜ ᱨᱮ ᱚᱠᱚᱭ ᱦᱚᱸ ᱵᱟᱹᱱᱩᱜ ᱠᱚᱣᱟ ᱡᱚᱛᱚ ᱜᱮ ᱠᱟᱹᱢᱤ ᱫᱤᱱ ᱠᱟᱱᱛᱮ ᱵᱟᱹᱭᱦᱟᱹᱲ ᱠᱚ ᱪᱟᱞᱟᱣ ᱠᱟᱱᱟ ᱚᱱᱟᱛᱮ ᱤᱧ ᱢᱚᱛᱚᱡ ᱜᱤᱭᱟᱹᱧ ᱟᱫᱚ ᱤᱧ ᱢᱚᱛᱚᱡ ᱫᱚ ᱵᱟᱝ ᱢᱮᱱᱟᱜ ᱠᱚᱣᱟ ᱟᱨ ᱵᱟᱨ ᱦᱚᱲ ᱜᱟᱱ ᱛᱚ ᱱᱤᱛᱚᱜ ᱫᱚ ᱤᱧᱫᱚ ᱵᱟᱡᱟᱨ ᱤᱧ ᱪᱟᱞᱟᱜ ᱠᱟᱱᱟ ᱟᱫᱚ ᱥᱚᱣᱫᱟ ᱟᱹᱜᱩ ᱵᱟᱲᱟ ᱞᱮᱜᱤᱧ ᱟᱫᱚ ᱫᱮᱞᱟ ᱟᱪᱪᱷᱟ ᱚᱱᱛᱮᱱᱟᱜ ᱵᱷᱤᱭᱩᱥ ᱠᱚᱧ ᱧᱮᱞ ᱦᱚᱪᱚ ᱵᱚᱱᱟ ᱥᱚ ᱟᱫᱚ ᱠᱩᱞᱦᱤ ᱠᱟᱱᱟ ᱢᱮᱛᱟᱜ ᱢᱮ ᱟᱞᱮᱭᱟᱜ ᱟᱢᱞᱮᱜᱩᱲᱤ ᱴᱚᱞᱟ ᱨᱮᱭᱟᱜ ᱨᱳᱰ ᱠᱟᱱᱟ ᱟᱫᱚ ᱦᱚᱸᱜᱼᱚᱝᱠᱟ ᱨᱳᱰ ᱫᱚ ᱵᱚᱱ ᱧᱮᱞ ᱫᱟᱲᱮᱭᱟᱜ ᱠᱟᱱᱟ ᱟᱹᱰᱤ ᱫᱤᱱ ᱨᱮᱜᱮ ᱠᱚ ᱯᱤᱪ ᱠᱟᱫᱟ ᱟᱨ ᱚᱱᱟ ᱯᱤᱪ ᱫᱚ ᱱᱤᱛᱚᱜ ᱫᱚ ᱪᱟᱵᱟᱭᱮᱱᱟ ᱢᱮᱛᱟᱜ ᱢᱮ ᱵᱟᱹᱲᱤᱡ ᱪᱟᱵᱟᱭᱮᱱᱟ ᱢᱤᱫ ᱨᱚᱠᱚᱢ ᱜᱟᱹᱰᱤ ᱠᱚ ᱪᱟᱞᱟᱜᱼᱟ ᱢᱤᱫ ᱨᱚᱠᱚᱢ ᱜᱟᱹᱰᱤ ᱠᱚ ᱞᱟᱹᱴᱩ ᱞᱟᱹᱴᱩ ᱜᱟᱹᱰᱤ ᱠᱚ ᱪᱟᱞᱟᱣ ᱦᱤᱡᱩᱜᱼᱟ ᱚᱱᱟ ᱤᱭᱟᱹᱛᱮ ᱟᱫᱚ ᱵᱟᱹᱲᱤᱡ ᱪᱟᱵᱟᱣ ᱠᱟᱱᱟ

ᱛᱚ ᱜᱟᱛᱮ ᱠᱚ ᱛᱚ ᱟᱯᱮ ᱥᱮᱫ ᱟᱯᱮ ᱠᱚᱣᱟᱜ ᱦᱩᱲᱩ ᱨᱚᱦᱚᱭ ᱠᱚ ᱪᱮᱫ ᱠᱚᱯᱮ ᱛᱤᱱᱟᱹᱜ ᱫᱷᱟᱹᱵᱤᱡ ᱠᱟᱫᱟ ᱟᱞᱮ ᱫᱚ ᱱᱤᱛ ᱫᱚ ᱥᱟᱹᱨᱫᱤ ᱞᱮ ᱵᱷᱤᱲᱟᱹᱣ ᱠᱟᱱᱟ ᱟᱨ ᱥᱟᱹᱨᱫᱤ ᱠᱚ ᱵᱷᱤᱲᱟᱹᱣ ᱟᱠᱟᱱ ᱛᱟᱞᱮᱭᱟ ᱤᱧ ᱫᱚ ᱱᱤᱛ ᱫᱚ ᱵᱟᱹᱧ ᱪᱟᱞᱟᱣ ᱞᱮᱱᱟ ᱢᱮᱛᱟᱜ ᱢᱮ ᱚᱲᱟᱜ ᱨᱮᱦᱚᱸ ᱛᱟᱦᱮᱱ ᱡᱟᱹᱨᱩᱲ ᱠᱟᱱᱟ ᱢᱤᱫ ᱵᱟᱨ ᱠᱟᱹᱢᱤ ᱠᱚ ᱚᱲᱟᱜ ᱨᱮᱦᱚᱸ ᱟᱭᱢᱟ ᱰᱷᱮᱨ ᱠᱟᱹᱢᱤ ᱠᱚᱜᱮ ᱢᱮᱱᱟᱜᱼᱟ ᱢᱮᱛᱟᱜ ᱢᱮ ᱥᱩᱠᱨᱤ ᱠᱚ ᱜᱮᱰᱮ ᱠᱚ ᱪᱤᱞᱤ ᱠᱚᱪᱚ ᱚᱱᱠᱟᱱ ᱠᱚ ᱡᱟᱱᱣᱟᱨ ᱠᱚ ᱢᱮᱱᱟᱜ ᱠᱚᱣᱟ ᱩᱱᱠᱩ ᱠᱚ ᱡᱚᱢ ᱮᱢᱟᱣ ᱠᱚ ᱡᱟᱹᱨᱩᱲᱟ ᱚᱲᱟᱜ ᱠᱚ ᱥᱟᱯᱷᱟᱭ ᱡᱟᱹᱨᱩᱲ ᱠᱟᱱᱟ ᱛᱚ ᱚᱱᱟ ᱤᱭᱟᱹᱛᱮ ᱵᱟᱹᱭᱦᱟᱹᱲ ᱫᱚ ᱵᱟᱹᱧ ᱪᱟᱞᱟᱣ ᱫᱟᱲᱮᱭᱟᱜ ᱠᱟᱱᱟ ᱟᱨ ᱥᱟᱶᱛᱮ ᱦᱚᱸ ᱚᱱᱠᱟ ᱥᱚᱭᱫᱟ ᱠᱚ ᱪᱮᱫ ᱠᱚᱪᱚᱧ ᱡᱟᱹᱨᱩᱲᱟ ᱟᱨ ᱟᱹᱰᱤ ᱠᱟᱡᱟᱠ ᱮ ᱥᱤᱛᱩᱝ ᱮᱫ ᱠᱟᱱᱛᱮ ᱟᱹᱰᱤ ᱠᱷᱚᱱ ᱦᱚᱸ ᱵᱟᱝ ᱠᱟᱹᱢᱤᱜ ᱠᱟᱱᱟ ᱢᱮᱛᱟᱭ ᱢᱮ ᱟᱹᱭᱩᱵ ᱟᱹᱭᱩᱵ ᱠᱚ ᱪᱟᱞᱟᱜ ᱠᱟᱱ ᱛᱟᱞᱮᱭᱟ ᱮᱱᱟᱱ ᱛᱷᱚᱲᱟ ᱞᱟᱦᱟ ᱠᱚ ᱪᱟᱞᱟᱣ ᱠᱟᱱᱟ ᱛᱚ ᱧᱤᱫᱟᱹ ᱠᱟᱛᱮ ᱠᱚ ᱦᱤᱡᱩᱜ ᱛᱟᱞᱮᱭᱟ ᱛᱚ ᱚᱱᱟ ᱤᱭᱟᱹᱛᱮ ᱟᱹᱰᱤ ᱢᱩᱥᱠᱤᱞᱟᱜ ᱦᱩᱭ ᱠᱟᱱᱟ ᱢᱮᱛᱟᱜ ᱢᱮ ᱞᱚᱞᱚ ᱛᱮ ᱟᱹᱰᱤ ᱵᱮᱥᱩᱠ ᱵᱩᱡᱷᱟᱹᱜ ᱠᱟᱱᱟ ᱟᱫᱚ ᱱᱤᱭᱟᱹ ᱚᱠᱛᱮ ᱨᱮ ᱱᱤᱛ ᱦᱚᱸ ᱞᱚᱞᱚ ᱠᱟᱱ ᱜᱮᱭᱟ ᱟᱫᱚ ᱪᱮᱫ ᱮᱢ ᱢᱮᱱᱟ ᱞᱚᱞᱚ ᱫᱚ ᱚᱱᱠᱟᱱ ᱜᱮᱭᱟ ᱟᱨ ᱤᱱᱠᱟᱹ ᱠᱟᱛᱮ ᱜᱮ ᱱᱚᱣᱟ ᱫᱷᱟᱹᱨᱛᱤ ᱨᱮ ᱠᱷᱮᱢᱟᱣ ᱡᱟᱹᱨᱩᱲᱟ ᱛᱚ ᱟᱯᱮ ᱠᱚ ᱛᱤᱱᱟᱹᱜ ᱫᱷᱟᱹᱵᱤᱡ ᱯᱮ ᱨᱚᱦᱚᱭ ᱠᱮᱫ ᱛᱟᱵᱚᱱᱟ ᱦᱩᱲᱩ ᱠᱚ ᱛᱤᱱᱟᱹᱜ ᱯᱮ ᱥᱟᱹᱛ ᱠᱮᱫᱟ ᱛᱚ ᱥᱮ ᱛᱤᱱᱟᱹᱜ ᱫᱷᱟᱹᱵᱤᱡ ᱠᱟᱜ ᱛᱟᱵᱚᱱᱟ ᱯᱮ ᱫᱟᱭᱟ ᱠᱟᱛᱮ ᱯᱮ ᱵᱟᱲᱟᱭ ᱦᱚᱪᱚᱭᱤᱧᱟ ᱟᱨ ᱡᱟᱭᱜᱟ ᱡᱟᱭᱜᱟ ᱫᱚ ᱱᱚᱝᱠᱟ ᱠᱟᱱᱟ ᱫᱟᱜ ᱠᱚ ᱨᱮᱭᱟᱜ ᱟᱹᱰᱤ ᱚᱵᱷᱟᱵᱽ ᱦᱩᱭ ᱠᱟᱱᱟ ᱛᱚ ᱟᱞᱮ ᱥᱮᱫ ᱫᱚ ᱩᱱᱟᱹᱜ ᱚᱵᱷᱟᱵᱽ ᱫᱚ ᱵᱟᱝ ᱦᱩᱭ ᱠᱟᱱᱟ ᱟᱨ ᱤᱱᱟᱹᱜ ᱦᱟᱭᱯᱷᱟᱭ ᱦᱚᱸ ᱵᱟᱝ ᱦᱩᱭ ᱠᱟᱱᱟ ᱠᱟᱨᱚᱱ ᱡᱟᱹᱯᱟᱹᱭ ᱫᱟᱜ ᱛᱮᱞᱮ ᱨᱚᱦᱚᱭᱮᱫ ᱠᱟᱱᱟ ᱟᱨ ᱚᱱᱟ ᱞᱮᱠᱟᱛᱮ ᱵᱮᱥ ᱟᱹᱰᱤ ᱢᱚᱡᱽ ᱫᱚ ᱵᱟᱝ ᱨᱮᱦᱚᱸ ᱮᱱᱦᱚᱸ ᱡᱟᱜᱮ ᱫᱚ

ᱥᱳ ᱯᱷᱟᱭᱱᱟᱞᱤ ᱚᱲᱟᱜ ᱤᱧ ᱛᱤᱭᱳᱜ ᱠᱮᱫᱟ ᱛᱚ ᱰᱟᱦᱟᱨ ᱠᱚᱨᱮ ᱵᱟᱡᱟᱨ ᱠᱚᱨᱮ ᱵᱷᱤᱰᱤᱭᱳ ᱵᱟᱹᱧ ᱩᱫᱩᱜ ᱫᱟᱲᱮᱭᱟᱜ ᱵᱚᱱᱟ ᱥᱟᱫᱟ ᱥᱟᱫᱟ ᱛᱮᱧ ᱞᱟᱸᱜᱟᱭᱮᱱᱟ ᱴᱮᱴᱨᱤᱧ ᱥᱟᱫᱟ ᱠᱮᱫᱟ ᱪᱮᱫ ᱠᱚᱪᱚᱝ ᱢᱟᱱᱮ ᱩᱛᱩ ᱛᱮᱭᱟᱜ ᱠᱚ ᱡᱚᱱᱚᱜ ᱠᱚ ᱪᱮᱫ ᱠᱚᱪᱚᱝ ᱦᱮᱱᱛᱮ ᱱᱚᱝᱠᱟ ᱛᱮᱱᱟᱜ ᱟᱭᱢᱟ ᱰᱷᱮᱨᱤᱧ ᱥᱟᱫᱟ ᱠᱮᱫᱟ ᱛᱚ ᱚᱱᱟ ᱤᱭᱟᱹᱛᱮ ᱛᱤ ᱵᱟᱱᱟᱨ ᱛᱤ ᱮᱥᱮᱫ ᱜᱮ ᱛᱟᱦᱮᱸ ᱠᱟᱱ ᱛᱤᱧᱟᱹ ᱡᱮ ᱠᱮᱢᱮᱨᱟ ᱞᱟᱹᱜᱤᱫ ᱟᱹᱛ ᱟᱨ ᱟᱯᱥᱚᱨ ᱦᱚᱸ ᱵᱟᱹᱧ ᱧᱟᱢ ᱞᱮᱫᱼᱟ ᱛᱚ ᱚᱱᱟ ᱤᱭᱟᱹᱛᱮ ᱵᱟᱡᱟᱨ ᱨᱮᱭᱟᱜ ᱵᱷᱤᱭᱩᱥ ᱦᱚᱸ ᱡᱟᱜᱮ ᱛᱷᱚᱲᱟ ᱜᱟᱱᱤᱧ ᱠᱞᱤᱠ ᱞᱮᱫᱟ ᱚᱱᱟ ᱵᱚᱱ ᱧᱮᱞ ᱠᱮᱫᱟ ᱛᱚ ᱤᱱᱟᱹ ᱛᱮᱜᱮ ᱥᱟᱯᱷᱤᱥᱤᱭᱮᱱᱴ ᱵᱚᱱ ᱵᱩᱡᱷᱟᱹᱣᱟ ᱛᱚ ᱱᱤᱛᱚᱜ ᱫᱚ ᱤᱧ ᱚᱲᱟᱜ ᱤᱧ ᱛᱤᱭᱟᱹᱜ ᱮᱱᱟ ᱛᱚ ᱚᱲᱟᱜ ᱨᱮ ᱢᱤᱫ ᱵᱟᱨ ᱠᱟᱹᱢᱤ ᱠᱚ ᱢᱮᱱᱟᱜᱼᱟ ᱟᱫᱚ ᱫᱮᱞᱟ ᱱᱟ ᱠᱟᱹᱢᱤ ᱠᱚ ᱥᱟᱹᱛ ᱞᱮᱜᱮ ᱵᱚᱱ ᱟᱫᱚ ᱛᱮᱦᱮᱧᱟᱜ ᱵᱷᱤᱰᱤᱭᱳ ᱫᱚᱵᱚᱱ ᱢᱩᱪᱟᱹᱫᱟ ᱛᱚ ᱱᱚᱰᱮᱧ ᱥᱮᱴᱮᱨᱮᱱᱟ ᱛᱚ ᱱᱩᱠᱩ ᱯᱩᱥᱤ ᱠᱚ ᱥᱮᱛᱟ ᱠᱚᱠᱚ ᱛᱟᱹᱜᱤᱣ ᱠᱟᱹᱫᱤᱧᱟ ᱞᱟᱹᱰᱩ ᱠᱚ ᱟᱥᱚᱜ ᱠᱟᱱᱟ ᱟᱹᱰᱤ ᱟᱸᱴ ᱛᱚ ᱱᱩᱠᱩ ᱯᱩᱥᱤ ᱵᱚᱱ ᱧᱮᱞ ᱫᱟᱲᱮᱭᱟᱠᱚᱣᱟ

ᱥᱚ ᱚᱠᱟᱴᱟᱜ ᱥᱩᱠᱨᱤ ᱨᱮᱭᱟᱜ ᱡᱚᱢ ᱮᱢᱟ ᱠᱚ ᱡᱟᱹᱨᱩᱲ ᱠᱟᱱ ᱛᱟᱦᱮᱸ ᱠᱟᱱᱟ ᱟᱫᱚ ᱯᱟᱥᱮᱡ ᱠᱚ ᱮᱢ ᱟᱠᱟᱫ ᱠᱚᱣᱟ ᱪᱮᱛᱟ ᱚᱱᱟᱜᱮ ᱧᱮᱞ ᱟᱹᱜᱩᱧ ᱪᱟᱞᱟᱜ ᱠᱟᱱᱟ ᱥᱩᱠᱨᱤ ᱠᱚ ᱜᱮᱰᱮ ᱠᱚ ᱢᱮᱱᱟᱜ ᱠᱚᱣᱟ ᱟᱫᱚ ᱩᱱᱠᱩ ᱢᱤᱫᱴᱷᱮᱡ ᱜᱮᱞᱮ ᱫᱚᱦᱚᱭᱮᱫ ᱠᱚᱣᱟ ᱟᱫᱚ ᱩᱱᱠᱩ ᱡᱚᱢ ᱠᱚ ᱧᱟᱢ ᱠᱟᱜ ᱵᱟᱝ ᱫᱚ ᱵᱟᱝ ᱚᱱᱟᱜᱮ ᱧᱮᱞ ᱟᱹᱜᱩᱧ ᱪᱟᱞᱟᱜ ᱠᱟᱱᱟ

ᱯᱷᱨᱮᱱᱰ ᱱᱤᱭᱟᱹ ᱚᱠᱛᱚ ᱨᱮ ᱛᱤᱧᱟᱹᱜ ᱠᱟᱹᱢᱤ ᱠᱚ ᱛᱟᱦᱮᱸ ᱠᱟᱱᱟ ᱚᱱᱟ ᱠᱚᱫᱚ ᱡᱚᱛᱚ ᱥᱟᱹᱛ ᱮᱱᱟ ᱛᱚ ᱱᱤᱛᱚᱜ ᱧᱤᱫᱟᱹ ᱞᱟᱹᱜᱤᱫ ᱛᱚᱭᱱᱟᱛ ᱞᱟᱹᱜᱤᱫ ᱩᱛᱩ ᱡᱤᱱᱤᱥ ᱠᱚ ᱠᱩᱴᱤ ᱵᱟᱲᱟᱭ ᱡᱟᱹᱨᱩᱲᱟ ᱚᱱᱟ ᱞᱟᱦᱟ ᱞᱟᱹᱰᱩ ᱠᱚ ᱟᱹᱜᱩ ᱛᱚᱨᱟ ᱠᱟᱫᱟ ᱚᱱᱟ ᱠᱚ ᱡᱚᱢ ᱵᱟᱲᱟ ᱠᱟᱛᱮᱫ ᱛᱮᱦᱮᱧ ᱫᱚ ᱛᱮᱦᱮᱧᱟᱜ ᱵᱷᱤᱰᱤᱭᱳ ᱫᱚ ᱱᱤᱭᱟᱹ ᱠᱷᱟᱴᱚ ᱤᱫᱤᱧ ᱢᱮᱱᱮᱫ ᱠᱟᱱᱟ ᱛᱚ ᱚᱱᱟ ᱤᱭᱟᱹᱛᱮ ᱱᱤᱛ ᱫᱷᱟᱹᱵᱤᱡ ᱛᱮ ᱛᱤᱱᱟᱹᱜ ᱯᱮ ᱧᱮᱞ ᱠᱮᱫ ᱡᱚᱛᱚ ᱠᱚ ᱤᱧ ᱥᱮᱫ ᱠᱷᱚᱱ ᱟᱭᱢᱟ ᱥᱟᱨᱦᱟᱣ ᱟᱨᱦᱚᱸ ᱱᱚᱝᱠᱟ ᱜᱮ ᱡᱟᱣᱜᱮ ᱟᱯᱮᱭᱟᱜ ᱜᱚᱲᱚ ᱥᱚᱯᱚᱦᱚᱫ ᱡᱮᱢᱚᱱ ᱛᱟᱹᱜᱤ ᱟᱠᱟᱫ ᱛᱟᱦᱮᱱ ᱡᱮᱢᱚᱱ ᱟᱯᱮ ᱠᱚᱣᱟᱜ ᱜᱚᱲᱚ ᱥᱚᱯᱚᱦᱚᱫ ᱟᱱ ᱛᱮᱜᱮ ᱡᱮᱢᱚᱱ ᱞᱟᱦᱟ ᱥᱮᱫ ᱤᱧ ᱥᱮᱱ ᱫᱟᱲᱮ ᱟᱛᱟᱵᱚᱱ ᱟᱫᱚ ᱚᱠᱟ ᱠᱚᱨᱮ ᱵᱷᱩᱞ ᱵᱟᱹᱲᱤᱡ ᱦᱩᱭᱮᱱ ᱠᱷᱟᱱ ᱡᱮᱢᱚᱱ ᱠᱚᱢᱮᱱᱴ ᱠᱟᱛᱮ ᱯᱮ ᱞᱟᱹᱭᱟᱹᱧ ᱡᱮᱢᱚᱱ ᱚᱱᱟ ᱫᱚᱧ ᱥᱩᱫᱷᱨᱟᱹᱣ ᱫᱟᱲᱮᱭᱟᱜ ᱟᱨ ᱚᱠᱟ ᱠᱚᱨᱮ ᱵᱟᱝ ᱡᱩᱛᱩᱜ ᱠᱟᱱ ᱚᱱᱟ ᱦᱚᱸ ᱡᱩᱛ ᱛᱤᱧ ᱯᱮ ᱡᱮᱢᱚᱱ ᱯᱮ ᱞᱟᱹᱭᱟᱹᱧ ᱡᱮᱢᱚᱱ ᱚᱱᱟ ᱞᱮᱠᱟᱛᱮᱧ ᱡᱩᱛ ᱟᱨ ᱚᱱᱠᱟᱛᱮ ᱢᱚᱡᱽ ᱵᱷᱤᱰᱤᱭᱳ ᱟᱯᱮᱧ ᱟᱹᱜᱩ ᱥᱮᱴᱮᱨ ᱫᱟᱲᱮ ᱯᱮ ᱢᱟ ᱮᱱᱠᱷᱟᱱ ᱡᱚᱛᱚ ᱠᱚ ᱡᱚᱦᱟᱨ